ᱡᱚᱦᱟᱨ ᱜᱮ ᱥᱟᱱᱟᱢ ᱠᱚ ᱤᱧ ᱜᱮ ᱠᱤᱥᱟᱱ ᱴᱩᱰᱩ ᱡᱤᱭᱟᱹᱲ ᱜᱚᱝᱜᱟ ᱢᱩᱸᱰᱟ ᱯᱨᱚᱰᱟᱠᱥᱚᱱ ᱚᱯᱷᱤᱥᱤᱭᱟᱞ ᱤᱭᱩᱴᱩᱵᱽ ᱪᱮᱱᱮᱞ ᱛᱮᱦᱮᱧ ᱢᱤᱫ ᱥᱟᱶᱛᱟ ᱫᱚᱨᱚᱜᱤᱭᱟᱹ ᱜᱚᱢᱠᱮ ᱢᱟᱱ ᱨᱟᱡᱽᱢᱳᱦᱚᱱ ᱦᱮᱢᱵᱨᱚᱢ ᱥᱟᱶ ᱠᱩᱠᱞᱤ ᱨᱚᱯᱚᱲ ᱢᱟᱜᱽ ᱵᱚᱸᱜᱟ ᱵᱟᱵᱚᱫ ᱛᱮ ᱜᱚᱢᱠᱮ ᱢᱟᱜᱽ ᱵᱚᱸᱜᱟ ᱨᱮ ᱪᱮᱫᱟᱜ ᱠᱷᱟᱹᱛᱤᱨ ᱢᱟᱹᱱᱢᱤ ᱵᱚ ᱠᱟᱲᱟ ᱠᱚᱣᱟ? ᱡᱚᱦᱟᱨ ᱜᱮ ᱥᱟᱱᱟᱢ ᱠᱚ᱾ ᱟᱹᱰᱤ ᱞᱟᱥᱟᱬᱦᱮᱫ ᱠᱩᱠᱞᱤ᱾ ᱛᱚᱵᱮ ᱱᱚᱣᱟ ᱱᱟᱦᱟᱜ ᱢᱟᱜᱽ ᱵᱚᱸᱜᱟ ᱨᱮ ᱡᱟᱦᱟᱸ ᱛᱟᱵᱚ ᱥᱮᱨᱣᱟ ᱱᱟᱦᱟᱜ ᱦᱮᱡ ᱟᱠᱟᱱ ᱫᱚ ᱦᱚᱲ ᱠᱚ ᱱᱟᱦᱟᱜ ᱵᱚ ᱠᱟᱲᱟᱭᱮᱫ ᱰᱟᱹᱝᱨᱤᱭᱮᱫ ᱠᱚᱣᱟ ᱱᱟᱦᱟᱜ᱾ ᱟᱫᱚ ᱱᱚᱣᱟ ᱨᱮᱱᱟᱜ ᱫᱚ ᱡᱮ ᱦᱚᱲ ᱱᱟᱦᱟᱜ ᱵᱚ ᱠᱟᱲᱟᱜ ᱠᱟᱱᱟ ᱱᱚᱣᱟ ᱫᱚ ᱱᱟᱦᱟᱜ ᱱᱟᱜᱟᱢ ᱜᱮ ᱱᱟᱦᱟᱜ ᱮ ᱞᱟᱹᱞᱟᱹᱭ ᱠᱟᱱᱟ᱾ ᱟᱪᱪᱷᱟ ᱟᱫᱚ ᱚᱱᱮ ᱱᱟᱦᱟᱜ ᱢᱟᱜᱽ ᱱᱮᱰᱟ ᱠᱟᱛᱮ ᱢᱟᱺᱡᱷᱤ ᱵᱟᱵᱟ ᱟᱫᱚ ᱱᱚᱜᱼᱚ ᱱᱚᱣᱟ ᱥᱮᱨᱣᱟ ᱠᱚᱭ ᱦᱤᱲᱤᱧ ᱦᱮᱲᱟ ᱞᱟᱜᱼᱟ ᱟᱪᱪᱷᱟ ᱛᱮᱦᱮᱧ ᱢᱟᱜᱽ ᱱᱟᱦᱟᱜ ᱞᱮ ᱵᱚᱸᱜᱟᱭᱟ ᱵᱚᱸᱜᱟᱭᱟ ᱟᱫᱚ ᱢᱟᱜᱽ ᱚᱠᱟ ᱦᱤᱞᱳᱜ ᱠᱚ ᱱᱮᱰᱟ ᱟᱠᱟᱫᱼᱟ ᱱᱟᱦᱟᱜ ᱚᱠᱟ ᱦᱤᱞᱳᱜ ᱵᱚᱸᱜᱟ ᱵᱩᱨᱩ ᱱᱟᱦᱟᱜ ᱦᱩᱭᱩᱜ ᱠᱟᱱᱟ ᱦᱩᱭᱩᱜ ᱠᱟᱱᱟ ᱤᱱᱟᱹ ᱦᱤᱞᱳᱜ ᱜᱮ ᱱᱟᱦᱟᱜ ᱟᱫᱚ ᱱᱚᱣᱟ ᱥᱮᱨᱣᱟ ᱠᱚ ᱟᱨ ᱚᱱᱟ ᱵᱚᱸᱜᱟ ᱨᱮᱱᱟᱜ ᱠᱟᱹᱢᱤ ᱦᱚᱨᱟ ᱠᱚ ᱦᱤᱲᱤᱧ ᱦᱮᱲᱟ ᱠᱟᱛᱮ ᱟᱫᱚ ᱩᱱᱤ ᱫᱚ ᱱᱟᱦᱟᱜ ᱠᱟᱰᱟ ᱱᱟᱦᱟᱜ ᱥᱟᱜᱟᱲᱮ ᱤᱫᱤ ᱟᱠᱟᱫᱼᱟ ᱵᱤᱨ ᱛᱮ ᱱᱟᱦᱟᱜ ᱚᱱᱟ ᱡᱷᱟᱹᱱᱴᱤ ᱠᱚ ᱥᱟᱹᱲᱤ ᱠᱚ ᱥᱮᱱᱮᱨ ᱠᱚ ᱥᱤᱨᱦᱤ ᱠᱚ ᱱᱟᱦᱟᱜ ᱥᱟᱜᱟᱲ ᱟᱹᱜᱩᱭ ᱞᱟᱹᱜᱤᱫ ᱛᱮ ᱟᱫᱚ ᱡᱮᱦᱮᱛᱩ ᱚᱱᱟ ᱥᱮᱨᱣᱟ ᱱᱟᱦᱟᱜ ᱢᱟᱺᱡᱷᱤ ᱵᱟᱵᱟ ᱠᱟᱱᱟ ᱠᱤᱱ ᱟᱹᱛᱩ ᱨᱤᱱᱤᱡ ᱢᱩᱬᱩᱛ ᱦᱚᱲ ᱠᱟᱱᱟ ᱠᱤᱱ ᱱᱩᱠᱤᱱ ᱜᱮ ᱱᱚᱣᱟ ᱨᱮᱱᱟᱜ ᱥᱮᱨᱣᱟ ᱠᱚ ᱦᱩᱱᱟᱹᱝ ᱩᱭᱦᱟᱹᱨ ᱫᱚᱦᱚ ᱨᱮᱱᱟᱜ ᱠᱟᱛᱷᱟ ᱩᱱᱠᱤᱱ ᱚᱠᱟ ᱞᱮᱠᱟ ᱨᱮᱠᱤᱱ ᱦᱤᱲᱤᱧ ᱦᱮᱲᱟ ᱠᱮᱫ ᱛᱮ ᱵᱤᱨ ᱛᱮᱠᱤᱱ ᱤᱫᱤ ᱟᱠᱟᱫ ᱠᱤᱱᱟ ᱠᱟᱰᱟ ᱱᱟᱦᱟᱜ ᱥᱟᱜᱟᱲ ᱚᱱᱟ ᱠᱚ ᱟᱹᱜᱩ ᱞᱟᱹᱜᱤᱫ ᱛᱮ ᱟᱫᱚ ᱚᱱᱮ ᱚᱸᱰᱮ ᱜᱮ ᱱᱟᱦᱟᱜ ᱢᱟᱨᱟᱝ ᱵᱩᱨᱩ ᱵᱟᱝ ᱫᱚ ᱢᱟᱹᱱᱢᱤ ᱠᱚᱣᱟᱜ ᱱᱚᱣᱟ ᱫᱚ ᱱᱟᱦᱟᱜ ᱫᱤᱥ ᱦᱩᱫᱤᱥ ᱪᱮ ᱪᱮᱛᱱᱟ ᱮᱢᱟ ᱠᱚ ᱞᱟᱹᱜᱤᱫ ᱛᱮ ᱱᱟᱦᱟᱜ ᱪᱮ ᱚᱠᱟ ᱞᱮᱠᱟᱛᱮ ᱱᱟᱦᱟᱜ ᱟᱵᱚ ᱠᱚ ᱞᱩᱛᱩᱨ ᱯᱟᱹᱴᱟᱹᱨ ᱦᱤᱥᱟᱹᱵ ᱛᱮ ᱱᱟᱦᱟᱜ ᱟᱫᱚ ᱩᱱᱠᱤᱱ ᱫᱚ ᱱᱟᱦᱟᱜ ᱡᱚᱲᱟ ᱠᱟᱰᱟ ᱫᱚ ᱱᱟᱦᱟᱜ ᱟᱫᱚ ᱠᱩᱞ ᱱᱟᱦᱟᱜ ᱮ ᱜᱚᱦᱚᱲ ᱟᱠᱟᱫ ᱠᱤᱱᱟ ᱦᱳᱭ ᱩᱱᱠᱤᱱ ᱫᱚ ᱱᱟᱦᱟᱜ ᱡᱮᱢᱮᱫ ᱟᱠᱟᱫ ᱠᱤᱱᱟ ᱟᱫᱚ ᱚᱱᱟ ᱥᱟᱜᱟᱲ ᱢᱟ ᱡᱟᱦᱟᱱᱟᱜ ᱡᱷᱟᱹᱱᱴᱤ ᱠᱚ ᱥᱟᱹᱲᱤ ᱠᱚ ᱱᱚᱣᱟ ᱥᱮᱱᱮᱨ ᱠᱚ ᱱᱟᱦᱟᱜ ᱠᱚ ᱵᱷᱟᱹᱨᱤ ᱟᱠᱟᱫ ᱫᱚ ᱟᱪᱪᱷᱟ ᱪᱮᱫ ᱞᱮᱠᱟᱛᱮ ᱟᱹᱜᱩᱭᱟᱭ ᱟᱨ ᱚᱱᱟ ᱢᱟ ᱟᱹᱜᱩ ᱛᱮ ᱱᱤᱦᱟᱹᱛᱤ ᱫᱚᱨᱠᱟᱨ ᱠᱟᱱ ᱜᱮᱭᱟ ᱫᱚᱨᱠᱟᱨᱚᱜ ᱠᱟᱱ ᱜᱮᱭᱟ ᱟᱫᱚ ᱚᱱᱟ ᱜᱮ ᱱᱟᱦᱟᱜ ᱟᱫᱚ ᱟᱹᱛᱩ ᱨᱮᱱ ᱜᱟᱶᱞᱟ ᱠᱚ ᱦᱚᱦᱚ ᱤᱫᱤ ᱠᱟᱛᱮ ᱟᱫᱚ ᱢᱟᱹᱱᱢᱤ ᱡᱟᱦᱟᱸ ᱠᱟᱰᱟ ᱰᱟᱹᱝᱨᱤᱭᱟᱜ ᱠᱟᱹᱢᱤ ᱟᱫᱚ ᱚᱸᱰᱮ ᱫᱚ ᱟᱵᱚ ᱢᱟᱹᱱᱢᱤ ᱠᱚᱠᱚ ᱵᱟᱫᱷᱭᱚ ᱞᱮᱱᱟ ᱚᱱᱟ ᱢᱟᱹᱡᱷᱤ ᱵᱟᱵᱟ ᱦᱟᱜ ᱥᱟᱜᱟᱲ ᱦᱚᱲ ᱫᱟᱨᱟᱭ ᱛᱮᱠᱚ ᱜᱚᱦᱚᱲ ᱜᱚᱦᱚᱲ ᱟᱹᱜᱩ ᱟᱹᱜᱩ ᱞᱟᱜ ᱞᱮᱫᱼᱟ ᱛᱮᱜᱮ ᱚᱸᱰᱮ ᱟᱫᱚ ᱱᱤᱛᱚᱝ ᱵᱷᱳᱨ ᱚᱱᱟ ᱥᱮᱨᱣᱟ ᱜᱮ ᱱᱟᱦᱟᱜ ᱟᱪᱪᱷᱟ ᱟᱵᱚ ᱠᱷᱮᱨᱣᱟᱲ ᱡᱩᱢᱤᱫ ᱨᱮ ᱱᱟᱦᱟᱜ

ᱚᱱᱟ ᱥᱟᱜᱟᱲ ᱮᱱᱠᱷᱟᱱ ᱚᱱᱟ ᱫᱚ ᱪᱮᱫ ᱨᱮᱵᱚ ᱞᱟᱹᱠᱛᱤ ᱨᱮᱵᱚ ᱞᱟᱜᱟᱣ ᱤᱫᱤ ᱠᱮᱜᱼᱟ ᱚᱱᱟ ᱠᱚᱫᱚ ᱱᱟᱦᱟᱜ ᱟᱹᱜᱤᱞ ᱠᱟᱞ ᱨᱮᱫᱚ ᱱᱟᱦᱟᱜ ᱥᱟᱱᱟᱢ ᱞᱮᱠᱟᱱ ᱡᱤᱱᱤᱥ ᱜᱮ ᱱᱟᱦᱟᱜ ᱟᱵᱚ ᱢᱟ ᱱᱟᱦᱟᱜ ᱩᱱᱟᱹᱜ ᱠᱷᱮᱛ ᱠᱤᱨᱥᱤ ᱵᱟᱭ ᱛᱟᱦᱮᱸ ᱠᱟᱱᱟ ᱵᱤᱨ ᱪᱮᱛᱟᱱ ᱨᱮᱜᱮ ᱱᱟᱦᱟᱜ ᱵᱚ ᱪᱚᱲᱟᱜ ᱠᱟᱱ ᱛᱟᱦᱮᱸᱫ ᱠᱟᱱᱟ ᱱᱤᱨᱵᱷᱚᱨᱮᱫ ᱛᱟᱦᱮᱸᱫ ᱠᱟᱱᱟ ᱟᱫᱚ ᱥᱟᱹᱣᱲᱤ ᱠᱚ ᱡᱷᱟᱹᱱᱴᱤ ᱠᱚ ᱟᱨ ᱚᱱᱟ ᱥᱤᱨᱦᱤ ᱠᱚ ᱵᱟᱛᱟ ᱠᱚ ᱞᱟᱲ ᱠᱚ ᱚᱱᱠᱟᱱ ᱡᱤᱱᱤᱥ ᱵᱤᱨ ᱠᱷᱚᱱ ᱡᱚᱛᱚ ᱟᱹᱜᱩᱜ ᱠᱟᱱ ᱛᱟᱦᱮᱸᱫ ᱟᱫᱚ ᱚᱱᱟ ᱠᱚ ᱟᱹᱜᱩ ᱠᱟᱛᱮᱫ ᱱᱟᱦᱟᱜ ᱟᱫᱚ ᱚᱲᱟᱜ ᱠᱚ ᱫᱟᱞᱚᱵ ᱦᱩᱭᱩᱜᱼᱟ ᱪᱷᱟᱴᱟᱬ ᱦᱩᱭᱩᱜᱼᱟ ᱟᱫᱚ ᱚᱱᱟ ᱡᱤᱱᱥᱚ ᱠᱚᱫᱚ ᱟᱫᱚ ᱡᱮᱦᱮᱛᱩ ᱥᱟᱜᱟᱲ ᱴᱷᱤᱠ ᱟᱠᱟᱱᱟ ᱟᱫᱚ ᱚᱱᱟᱜᱮ ᱢᱟᱹᱱᱢᱤ ᱫᱟᱨᱟᱭ ᱛᱮᱠᱚ ᱥᱟᱜᱟᱲ ᱟᱹᱜᱩ ᱠᱮᱫᱼᱟ ᱠᱚ ᱟᱫᱚ ᱟᱹᱜᱩᱭᱮᱱᱟ ᱟᱫᱚ ᱱᱚᱣᱟ ᱠᱚ ᱟᱹᱠᱤᱱᱟᱜ ᱛᱟᱹᱨᱤ ᱨᱮᱢᱟ ᱢᱟᱹᱡᱷᱤ ᱵᱟᱵᱟ ᱦᱟᱜ ᱛᱟᱹᱨᱤ ᱨᱮᱢᱟ ᱟᱹᱛᱩ ᱨᱮᱱᱟᱜ ᱢᱩᱬᱩᱛ ᱢᱩᱬᱩᱛ ᱴᱷᱟᱶ ᱠᱚ ᱡᱟᱦᱟᱸ ᱡᱩᱫᱤ ᱵᱚ ᱧᱮᱞᱟ ᱟᱹᱠᱤᱱᱟᱜ ᱛᱟᱹᱨᱤ ᱨᱮ ᱚᱠᱟ ᱠᱚ ᱛᱟᱦᱮᱱ ᱠᱟᱱᱟ ᱜᱚᱥᱟᱬᱮ ᱛᱟᱦᱮᱱ ᱠᱟᱱᱟ ᱡᱟᱦᱮᱨ ᱜᱟᱲ ᱦᱚᱸ ᱛᱟᱦᱮᱱ ᱠᱟᱱᱟ ᱟᱨ ᱟᱹᱠᱤᱱᱟᱜ ᱚᱲᱟᱜ ᱦᱚᱸ ᱛᱟᱦᱮᱱ ᱠᱟᱱᱟ ᱟᱫᱚ ᱱᱚᱸᱰᱮ ᱱᱟᱦᱟᱜ ᱟᱵᱚ ᱠᱷᱮᱨᱣᱟᱲ ᱥᱟᱶᱛᱟ ᱨᱮᱵᱚ ᱧᱮᱞᱟ ᱱᱩᱠᱩ ᱱᱟᱦᱟᱜ ᱢᱚᱬᱮ ᱦᱚᱲ ᱱᱟᱦᱟᱜ ᱢᱟᱺᱡᱷᱤ ᱯᱟᱹᱨᱱᱤᱠ ᱡᱚᱜᱽ ᱢᱟᱺᱡᱷᱤ ᱜᱚᱰᱮᱛ ᱱᱟᱭᱠᱮ ᱱᱩᱠᱩ ᱢᱟ ᱱᱟᱦᱟᱜ ᱢᱟᱺᱡᱷᱤ ᱨᱮᱱ ᱥᱟᱯᱟᱵ ᱛᱤ ᱠᱟᱱᱟ ᱠᱚ ᱟᱫᱚ ᱱᱤᱛᱚᱝ ᱡᱩᱫᱤ ᱮᱱᱠᱷᱟᱱ ᱩᱱᱠᱩᱣᱟᱜ ᱚᱲᱟᱜ ᱠᱚ ᱱᱟᱦᱟᱜ ᱚᱱᱟ ᱥᱮᱨᱣᱟ ᱵᱟᱧᱪᱟᱣ ᱫᱚᱦᱚᱭ ᱞᱮᱠᱟᱛᱮ ᱱᱟᱦᱟᱜ ᱟᱫᱚ ᱩᱱ ᱠᱟᱞ ᱨᱮᱫᱚ ᱚᱱᱟ ᱡᱟᱦᱟᱸ ᱱᱟᱦᱟᱜ ᱥᱟᱜᱟᱲ ᱟᱹᱜᱩ ᱞᱮᱱᱟ ᱩᱱᱠᱩᱣᱟᱜ ᱚᱲᱟᱜ ᱠᱚᱜᱮ ᱠᱚ ᱫᱟᱞᱚᱵ ᱞᱟᱜᱼᱟ ᱟᱫᱚ ᱱᱤᱛᱚᱝ ᱦᱚᱸ ᱚᱱᱟ ᱡᱤᱱᱥᱚ ᱫᱚ ᱚᱱᱟ ᱡᱟᱦᱟᱱᱟᱜ ᱥᱟᱹᱣᱲᱤ ᱠᱚ ᱥᱟᱜᱟᱫ ᱠᱚᱵᱚ ᱱᱤᱛᱚᱝ ᱦᱟᱸᱜ ᱦᱚᱲ ᱫᱟᱨᱟᱭ ᱛᱮ ᱦᱟᱸᱜ ᱵᱚ ᱜᱚᱦᱚᱲᱮᱫ ᱫᱚ ᱥᱮᱨᱣᱟ ᱵᱟᱧᱪᱟᱣ ᱫᱚᱦᱚᱭ ᱞᱮᱠᱟᱛᱮ ᱱᱟᱜᱟᱢ ᱩᱭᱦᱟᱹᱨ ᱫᱚᱦᱚᱭ ᱞᱮᱠᱟᱛᱮ ᱟᱫᱚ ᱩᱱᱠᱩ ᱢᱩᱬᱩᱛᱟᱱ ᱦᱚᱲ ᱚᱲᱟᱜ ᱠᱚᱜᱮ ᱦᱟᱸᱜ ᱟᱵᱚ ᱫᱚ ᱦᱟᱸᱜ ᱵᱚ ᱨᱟᱠᱟᱵ ᱠᱟᱜ ᱠᱟᱱᱟ ᱚᱱᱟ ᱫᱟᱞᱚᱵ ᱞᱮᱠᱟ ᱦᱟᱸᱜ ᱚᱱᱟ ᱥᱚᱝᱠᱮᱛ ᱜᱮ ᱵᱟᱲᱟᱭ ᱢᱟᱵᱚ ᱱᱟᱜᱟᱢ ᱫᱚ ᱱᱚᱝᱠᱟ ᱦᱩᱭ ᱞᱮᱱᱟ ᱢᱮᱱᱛᱮ ᱟᱪᱪᱷᱟ ᱜᱚᱢᱠᱮ ᱟᱨ ᱠᱤᱪᱷᱩ ᱞᱤᱧ ᱠᱩᱞᱤ ᱧᱚᱜ ᱵᱮᱱᱟ ᱡᱮ ᱱᱚᱰᱮ ᱫᱚ ᱚᱠᱚᱭᱟᱜ ᱚᱲᱟᱜ ᱢᱟᱲᱟᱝ ᱵᱚ ᱫᱟᱞᱚᱵᱟ᱾ ᱦᱳᱭ ᱱᱚᱰᱮ ᱫᱚ ᱱᱟᱦᱟᱜ ᱟᱵᱚ ᱫᱚ ᱱᱟᱦᱟᱜ ᱡᱮᱦᱮᱛᱩ ᱱᱟᱦᱟᱜ ᱵᱚ ᱵᱚᱸᱜᱟ ᱵᱩᱨᱩ ᱵᱚ ᱤᱭᱟᱹ ᱠᱮᱫ ᱠᱚᱣᱟ ᱮᱛᱚᱦᱚᱵ ᱨᱮᱫᱚ ᱟᱵᱚ ᱚᱱᱟ ᱡᱟᱦᱮᱨ ᱦᱳᱭ ᱱᱚᱰᱮ ᱫᱚ ᱱᱟᱦᱟᱜ ᱡᱚ ᱮᱨ ᱴᱷᱟᱶ ᱡᱟᱦᱮᱨ ᱟᱭᱳᱣᱟᱜ ᱴᱷᱟᱶ ᱱᱟᱦᱟᱜ ᱦᱳᱭ ᱚᱸᱰᱮ ᱜᱮ ᱱᱟᱦᱟᱜ ᱢᱟᱲᱟᱝ ᱢᱟ ᱛᱟᱵᱚ ᱫᱚᱦᱚ ᱧᱟᱢᱚᱜ ᱴᱷᱟᱶ ᱛᱟᱦᱮᱸ ᱠᱟᱱᱟ ᱟᱵᱚ ᱢᱟᱹᱱᱢᱤ ᱠᱚᱠᱚ ᱵᱟᱧᱪᱟᱣ ᱞᱮᱱᱟ᱾ ᱟᱫᱚ ᱚᱱᱟ ᱚᱲᱟᱜ ᱨᱮ ᱟᱵᱚ ᱡᱤᱣᱤ ᱵᱚ ᱵᱟᱧᱪᱟᱣ ᱞᱮᱫᱼᱟ ᱟᱹᱜᱤᱲᱠᱟ ᱨᱮ ᱯᱤᱞᱪᱩ ᱵᱟᱵᱟ ᱯᱤᱞᱪᱩ ᱟᱭᱳ ᱛᱟᱹᱠᱤᱱ ᱚᱸᱰᱮ ᱟᱵᱚᱣᱟᱜ ᱡᱤᱣᱤ ᱠᱤᱱ ᱵᱟᱧᱪᱟᱣ ᱞᱮᱫᱼᱟ ᱟᱨ ᱚᱸᱰᱮ ᱜᱮ ᱡᱟᱦᱮᱨ ᱟᱭᱳ ᱟᱵᱚ ᱯᱷᱚᱲ ᱯᱟᱠᱚᱲᱮ ᱮᱢᱟᱫ ᱵᱚᱱ ᱛᱟᱦᱮᱸᱫ ᱟᱫᱚ ᱚᱱᱟ ᱚᱲᱟᱜ ᱢᱟᱲᱟᱝ ᱜᱮ ᱱᱟᱦᱟᱜ ᱫᱟᱞᱚᱵ ᱮᱦᱚᱵᱚᱜᱼᱟ ᱦᱳᱭ ᱩᱱ ᱵᱚ ᱩᱢᱩᱞᱟ ᱤᱱᱟᱹ ᱛᱟᱭᱚᱢ ᱫᱚ ᱱᱟᱦᱟᱜ ᱜᱚᱥᱟᱬᱮ ᱤᱱᱟᱹ ᱛᱟᱭᱚᱢ ᱫᱚ ᱱᱟᱦᱟᱜ ᱢᱟᱺᱡᱷᱤ ᱱᱟᱭᱠᱮ ᱚᱲᱟᱜ ᱛᱟᱨᱯᱚᱨᱮ ᱯᱟᱹᱨᱱᱤᱠ ᱚᱲᱟᱜ ᱠᱚ ᱜᱚᱰᱮᱛ ᱚᱲᱟᱜ ᱠᱚ ᱤᱱᱠᱩ ᱢᱩᱬᱩᱛᱟᱱ ᱚᱲᱟᱜ ᱱᱟᱦᱟᱜ ᱟᱫᱚ ᱱᱟᱦᱟᱜ ᱚᱱᱟ ᱥᱮᱨᱣᱟ ᱦᱤᱥᱟᱹᱵᱽ ᱛᱮ ᱱᱟᱦᱟᱜ ᱟᱫᱚ ᱚᱸᱰᱮ ᱫᱚ ᱱᱟᱦᱟᱜ ᱫᱟᱞᱚᱵ ᱦᱩᱭᱩᱜ ᱠᱟᱱᱟ ᱱᱤᱛᱚᱝ ᱦᱚᱸ ᱚᱱᱟ ᱫᱚ ᱧᱮᱞᱚᱜ ᱠᱟᱱᱟ ᱧᱮᱞᱚᱜ ᱟᱵᱚ ᱠᱟᱱ ᱜᱮᱭᱟ ᱠᱷᱮᱨᱣᱟᱲ ᱟᱹᱛᱩ ᱫᱤᱥᱚᱢ ᱠᱚᱨᱮ ᱟᱹᱛᱩ ᱱᱚᱝᱠᱟ ᱫᱤᱥᱚᱢ ᱥᱮᱨᱣᱟ ᱫᱚ ᱦᱳᱭ ᱟᱪᱪᱷᱟ ᱜᱚᱝᱠᱮ ᱦᱩᱸ ᱩᱱᱠᱩ ᱡᱟᱦᱟᱸ ᱠᱚ ᱠᱟᱲᱟ ᱠᱚᱣᱟ ᱩᱱᱠᱩ ᱠᱚᱫᱚ ᱚᱠᱚᱭ ᱠᱚᱠᱚ ᱯᱟᱸᱡᱟ ᱠᱚᱣᱟ ᱦᱳᱭ ᱟᱫᱚ ᱱᱟᱦᱟᱜ ᱱᱚᱣᱟ ᱫᱚ ᱱᱟᱦᱟᱜ ᱯᱟᱸᱡᱟ ᱫᱚ ᱱᱚᱝᱠᱟ ᱦᱟᱠᱟᱱᱟ ᱟᱫᱚ ᱦᱚᱲ ᱜᱮ ᱱᱟᱦᱟᱜ ᱵᱚ ᱚᱨ ᱟᱹᱜᱩ ᱠᱮᱜᱼᱟ ᱟᱪᱪᱷᱟ ᱟᱫᱚ ᱦᱚᱲ ᱜᱮ ᱱᱟᱦᱟᱜ ᱟᱫᱚ ᱛᱟᱭᱱᱚᱢ ᱨᱮᱦᱚᱸ ᱵᱚ ᱛᱟᱦᱮᱸᱭᱮᱱᱟ ᱟᱪᱪᱷᱟ ᱡᱮ ᱚᱱᱟ ᱦᱚᱲ ᱫᱟᱨᱟᱭ ᱛᱮᱢᱟ ᱠᱟᱰᱟ ᱞᱮᱠᱟ ᱢᱟ ᱩᱱᱟᱹᱜ ᱡᱳᱨ ᱢᱟ ᱱᱟᱦᱟᱜ ᱵᱟᱵᱚ ᱚᱨ ᱫᱟᱲᱮᱭᱟᱜᱼᱟ ᱚᱨ ᱫᱟᱲᱮᱭᱟᱜᱼᱟ ᱦᱳᱭ ᱴᱷᱮᱞᱟᱣ ᱫᱟᱲᱮ ᱠᱚᱦᱚᱸ ᱦᱳᱭ ᱟᱨ ᱞᱟᱹᱱᱟᱹᱭ ᱠᱚᱦᱚᱸ ᱱᱟᱦᱟᱜ ᱡᱟᱦᱟᱸ ᱟᱨ ᱱᱚᱝᱠᱟᱛᱮ ᱱᱚᱝᱠᱟᱛᱮ ᱚᱨ ᱯᱮ ᱚᱱᱟ ᱛᱮᱜᱮ ᱱᱟᱦᱟᱜ ᱩᱱᱠᱩ ᱢᱟᱨᱦᱟ ᱦᱤᱥᱟᱹᱵᱽ ᱛᱮ ᱞᱟᱹᱱᱟᱹᱭ ᱠᱚ ᱦᱤᱥᱟᱹᱵᱽ ᱛᱮ ᱢᱤᱢᱤᱫ ᱦᱚᱲ ᱢᱟᱲᱟᱝ ᱠᱟᱨ ᱨᱮ ᱡᱟᱦᱟᱸ ᱞᱮᱠᱟ ᱱᱚᱝᱠᱟᱛᱮ ᱦᱚᱨ ᱱᱚᱝᱠᱟᱛᱮ ᱛᱟᱵᱚ ᱚᱨ ᱯᱮ ᱚᱱᱟ ᱦᱤᱥᱟᱹᱵ ᱛᱮ ᱱᱤᱛᱚᱝ ᱦᱚᱸ ᱱᱟᱦᱟᱜ ᱩᱱᱠᱩ ᱞᱟᱹᱞᱟᱹᱭ ᱞᱟᱹᱱᱟᱹᱭ ᱞᱮᱠᱟ ᱠᱚ ᱱᱟᱦᱟᱜ ᱢᱤᱢᱤᱫ ᱦᱚᱲ ᱱᱟᱦᱟᱜ ᱵᱚ ᱵᱚᱨᱟᱛᱮᱫ ᱠᱚᱣᱟ ᱟᱪᱪᱷᱟ ᱟᱹᱜᱤᱞ ᱠᱟᱞ ᱨᱮ ᱚᱱᱟ ᱡᱟᱦᱟᱸ ᱥᱟᱜᱟᱲ ᱠᱚᱠᱚ ᱵᱷᱟᱹ ᱵᱷᱟᱹᱨᱤ ᱞᱟᱜᱼᱟ ᱠᱚ ᱚᱱᱟ ᱞᱟᱹᱱᱟᱹᱭ ᱦᱤᱥᱟᱹᱵ ᱛᱮ ᱛᱟᱦᱮᱸ ᱠᱟᱱᱟᱭ ᱡᱟᱦᱟᱸᱭ ᱱᱟᱦᱟᱜ ᱢᱟᱺᱡᱷᱤ ᱵᱟᱵᱟ ᱦᱩᱭ ᱛᱚ ᱵᱟᱝᱠᱷᱟᱱ ᱯᱚᱨᱡᱟ ᱠᱷᱚᱱ ᱦᱚᱸ ᱯᱚᱨᱡᱟ ᱡᱟᱦᱟᱸᱭ ᱠᱚ ᱠᱚ ᱛᱟᱦᱮᱸ ᱛᱟᱦᱮᱸ ᱠᱟᱱᱟ ᱠᱟᱱᱟ, ᱦᱮᱸ᱾ ᱩᱱᱠᱩ ᱞᱮᱠᱟ ᱜᱮ ᱱᱤᱛᱚᱝ ᱫᱚ ᱱᱟᱦᱟᱜ ᱱᱚᱣᱟ ᱫᱚ ᱱᱟᱦᱟᱜ ᱱᱤᱛᱚᱝ ᱥᱟᱜᱟᱲ ᱱᱟᱦᱟᱜ ᱟᱹᱰᱤ ᱜᱚᱴᱟᱝ ᱵᱚ ᱵᱮᱱᱟᱣᱮᱜᱼᱟ ᱟᱫᱚ ᱚᱱᱟ ᱩᱭᱦᱟᱹᱨ ᱫᱚᱦᱚ ᱞᱮᱠᱟ ᱛᱮ ᱱᱟᱦᱟᱜ ᱩᱱᱠᱩ ᱱᱟᱦᱟᱜ ᱢᱟᱨᱦᱟ ᱠᱚ ᱞᱟᱜᱟ ᱠᱚ ᱱᱟᱦᱟᱜ ᱟᱫᱚ ᱚᱱᱟ ᱦᱚᱸᱵᱚ ᱫᱚᱦᱚᱭᱮᱫ ᱠᱚᱜᱮᱭᱟ ᱱᱟᱦᱟᱜ ᱟᱪᱪᱷᱟ ᱦᱳᱭ ᱟᱪᱪᱷᱟ ᱜᱚᱝᱠᱮ ᱡᱮ ᱩᱱᱠᱩ ᱢᱟᱵᱚ ᱫᱟᱞᱚᱵ ᱠᱮᱜᱼᱟ ᱡᱟᱦᱟᱸ ᱛᱤᱱᱟᱹᱜ ᱡᱟᱦᱟᱸ ᱛᱤᱱᱟᱹᱜ ᱵᱚ ᱢᱟᱹᱱᱢᱤ ᱱᱟᱦᱟᱜ ᱵᱚ ᱱᱩᱠᱩ ᱵᱚ ᱤᱭᱟᱹ ᱟᱠᱟᱫ ᱠᱚᱣᱟ ᱠᱟᱰᱟ ᱟᱠᱟᱫ ᱠᱚᱣᱟ ᱩᱱᱠᱩ ᱪᱮᱫᱟᱜ ᱠᱷᱟᱹᱛᱤᱨ ᱵᱚ ᱟᱹᱨᱩᱵ ᱠᱚᱣᱟ ᱱᱚᱜᱼᱚ ᱱᱚᱣᱟ ᱨᱮᱱᱟᱜ ᱫᱚ ᱟᱹᱰᱤ ᱡᱚᱛᱷᱟᱛ ᱡᱤᱱᱤᱥ ᱠᱟᱱ ᱜᱮᱭᱟ ᱟᱫᱚ ᱢᱟᱹᱱᱢᱤ ᱫᱚ ᱢᱚᱦᱚᱛᱟᱱ ᱦᱚᱲ ᱠᱟᱱᱟ ᱠᱚ᱾ ᱟᱪᱪᱷᱟ ᱜᱚᱝᱠᱮ᱾ ᱟᱫᱚ ᱱᱩᱠᱩ ᱫᱚ ᱟᱨ ᱚᱱᱟ ᱥᱟᱶᱛᱮ ᱠᱟᱰᱟ ᱰᱟᱹᱝᱨᱤ ᱠᱚᱦᱚᱸ ᱢᱚᱦᱚᱛᱟᱱ ᱦᱚᱲ ᱠᱟᱱ ᱜᱮᱭᱟ ᱠᱚ᱾ ᱦᱳᱭ ᱜᱚᱝᱠᱮ᱾ ᱩᱱᱠᱩ ᱫᱟᱨᱟᱭ ᱛᱮᱜᱮ ᱟᱵᱚᱣᱟᱜ ᱡᱤᱣᱤ ᱵᱟᱧᱪᱟᱜ ᱠᱟᱱᱟ᱾ ᱟᱪᱪᱷᱟ᱾ ᱦᱳᱭ ᱱᱩᱠᱩ ᱫᱚ ᱟᱵᱚ ᱡᱤᱣᱤ ᱥᱟᱞᱟᱜ ᱛᱩᱞᱚᱱᱟ ᱠᱟᱛᱮ ᱢᱮᱱᱟᱜ ᱟᱠᱟᱫ ᱠᱚᱣᱟ᱾ ᱦᱳᱭ᱾ ᱟᱫᱚ ᱱᱩᱠᱩ ᱫᱚ ᱱᱟᱦᱟᱜ ᱟᱵᱚ ᱧᱮᱞ ᱵᱤᱱ ᱱᱟᱦᱟᱜ ᱪᱮᱫ ᱛᱮ ᱛᱮᱦᱮᱧ ᱱᱟᱦᱟᱜ ᱱᱩᱠᱩ ᱫᱚ ᱵᱚᱸᱜᱟ ᱵᱩᱨᱩ ᱞᱮᱠᱟ ᱠᱚ ᱠᱟᱹᱢᱤ ᱟᱠᱟᱫᱼᱟ ᱢᱟᱹᱱᱢᱤ ᱠᱚ ᱱᱟᱦᱟᱜ᱾ ᱟᱫᱚ ᱱᱚᱣᱟ ᱫᱚ ᱱᱟᱦᱟᱜ ᱡᱟᱦᱟᱸᱭ ᱱᱟᱦᱟᱜ ᱛᱮᱦᱮᱧ ᱱᱟᱦᱟᱜ ᱟᱵᱚ ᱱᱟᱦᱟᱜ ᱛᱮᱦᱮᱧ ᱱᱟᱭᱠᱮ ᱱᱟᱦᱟᱜ ᱵᱚᱸᱜᱟ ᱵᱩᱨᱩᱭ ᱥᱮᱱ ᱮᱱᱟ ᱟᱪᱪᱷᱟ ᱟᱫᱚ ᱚᱲᱟᱜ ᱵᱚᱞᱚᱱ ᱡᱚᱦᱚᱜ ᱱᱟᱦᱟᱜ ᱡᱟᱦᱟᱸ ᱞᱮᱠᱟ ᱵᱚ ᱡᱟᱸᱜᱟ ᱫᱟᱜ ᱫᱟᱨᱟᱢᱮ ᱠᱟᱱᱟ ᱦᱮᱸ ᱟᱫᱚ ᱛᱮᱦᱮᱧ ᱱᱟᱦᱟᱜ ᱟᱵᱚ ᱡᱤᱣᱤ ᱠᱚ ᱵᱟᱧᱪᱟᱣ ᱟᱠᱟᱫ ᱫᱚ ᱚᱠᱚᱭ ᱠᱚ ᱡᱤᱣᱤ ᱠᱚ ᱵᱟᱧᱪᱟᱣ ᱠᱮᱜᱼᱟ ᱱᱩᱜᱼᱩ ᱱᱩᱠᱩ ᱠᱚᱜᱮ ᱱᱟᱦᱟᱜ ᱱᱩᱠᱩ ᱢᱟᱹᱱᱢᱤ ᱠᱚ ᱱᱟᱦᱟᱜ ᱡᱟᱦᱟᱱᱟᱜ ᱥᱟᱜᱟᱲ ᱠᱚᱠᱚ ᱟᱹᱜᱩ ᱠᱮᱫ ᱫᱚ ᱱᱟᱦᱟᱜ ᱦᱳᱭ ᱟᱫᱚ ᱱᱩᱠᱩ ᱫᱚ ᱱᱟᱦᱟᱜ ᱵᱚᱸᱜᱟ ᱞᱮᱠᱟ ᱱᱟᱦᱟᱜ ᱟᱠᱚ ᱱᱟᱦᱟᱜ ᱠᱚ ᱠᱟᱹᱢᱤ ᱠᱮᱜᱼᱟ ᱱᱟᱦᱟᱜ ᱠᱚ ᱟᱫᱚ ᱱᱩᱠᱩ ᱜᱮ ᱱᱟᱦᱟᱜ ᱟᱫᱚ ᱵᱚᱸᱜᱟ ᱵᱳᱨᱳ ᱞᱮᱠᱟ ᱩᱭᱦᱟᱹᱨ ᱠᱟᱛᱮᱫ ᱱᱟᱦᱟᱜ ᱟᱨ ᱱᱩᱠᱩ ᱫᱚ ᱯᱮᱲᱟ ᱞᱮᱠᱟ ᱩᱭᱦᱟᱹᱨ ᱠᱟᱛᱮᱫ ᱱᱟᱦᱟᱜ ᱡᱟᱸᱜᱟ ᱫᱟᱜ ᱫᱚ ᱱᱟᱦᱟᱜ ᱵᱚᱱ ᱟᱹᱨᱩᱵ ᱟᱠᱟᱫ ᱠᱚᱣᱟ ᱱᱟᱦᱟᱜ ᱦᱳᱭ ᱱᱚᱝᱠᱟ ᱵᱚᱱ ᱟᱹᱨᱩᱵ ᱟᱠᱟᱫ ᱠᱚᱣᱟ ᱟᱫᱚ ᱱᱚᱣᱟ ᱫᱚ ᱟᱹᱜᱤᱞ ᱠᱟᱞ ᱠᱷᱚᱱ ᱜᱮ ᱱᱟᱦᱟᱜ ᱢᱮᱱᱟᱜ ᱟᱹᱜᱩ ᱟᱠᱟᱱᱟ ᱡᱟᱦᱟᱱᱟᱜ ᱱᱚᱣᱟ ᱥᱮᱨᱣᱟ ᱨᱮ ᱱᱟᱦᱟᱜ ᱞᱟᱜᱟᱛ ᱨᱮᱠᱚ ᱛᱟᱦᱮᱸ ᱠᱟᱱᱟ ᱞᱟᱹᱠᱛᱤ ᱨᱮᱠᱚ ᱛᱟᱦᱮᱸ ᱠᱟᱱᱟ ᱩᱱᱠᱩ ᱫᱚ ᱱᱟᱦᱟᱜ ᱡᱟᱸᱜᱟ ᱫᱟᱜ ᱵᱚᱱ ᱟᱹᱨᱩᱵᱮᱫ ᱠᱚᱣᱟ ᱱᱟᱦᱟᱜ ᱦᱳᱭ ᱟᱨ ᱱᱚᱜᱼᱚ ᱱᱚᱝᱠᱟ ᱞᱮᱠᱟᱱ ᱡᱤᱱᱤᱥ ᱦᱚᱸ ᱱᱟᱦᱟᱜ ᱟᱹᱜᱤᱞ ᱠᱟᱲ ᱠᱷᱚᱱ ᱱᱟᱦᱟᱜ ᱢᱮᱱᱟᱜᱼᱟ ᱱᱟᱦᱟᱜ ᱟᱫᱚ ᱟᱵᱚ ᱱᱟᱦᱟᱜ ᱧᱮᱞ ᱵᱤᱱ ᱱᱟᱦᱟᱜ ᱡᱟᱦᱟᱸ ᱠᱷᱚᱱ ᱜᱮ ᱱᱟᱦᱟᱜ ᱠᱟᱰᱟ ᱠᱚ ᱰᱟᱹᱝᱨᱤ ᱠᱚᱵᱚ ᱟᱹᱜᱩ ᱠᱮᱫ ᱠᱚ ᱚᱲᱟᱜ ᱵᱚ ᱡᱩᱫᱤ ᱵᱚ ᱠᱤᱨᱤᱧ ᱟᱹᱜᱩ ᱠᱮᱫ ᱠᱚ ᱵᱟᱝᱠᱷᱟᱱ ᱵᱚ ᱠᱷᱮᱡᱟ ᱟᱹᱜᱩ ᱠᱮᱫ ᱠᱚ ᱡᱟᱸᱜᱟ ᱟᱹᱨᱩᱵ ᱨᱮᱱᱟᱜ ᱢᱟᱱᱮ ᱵᱤᱦᱤᱫ ᱛᱟᱵᱚᱱ ᱢᱮᱱᱟᱜᱼᱟ ᱢᱮᱱᱟᱜᱼᱟ ᱟᱫᱚ ᱛᱮᱦᱮᱧ ᱫᱚ ᱱᱟᱦᱟᱜ ᱩᱱᱠᱩ ᱫᱚ ᱱᱟᱦᱟᱜ ᱟᱵᱚ ᱦᱚᱲ ᱥᱟᱞᱟᱜ ᱵᱚ ᱛᱩᱞᱩᱡ ᱟᱠᱟᱫ ᱠᱚᱛᱮ ᱱᱟᱦᱟᱜ ᱚᱱᱠᱟ ᱟᱫᱚ ᱛᱮᱦᱮᱧ ᱩᱱᱠᱩ ᱫᱚᱵᱚ ᱠᱟᱲᱟ ᱟᱠᱟᱫ ᱠᱚ ᱨᱮᱦᱚᱸ ᱜᱮ ᱱᱟᱦᱟᱜ ᱩᱱᱠᱩ ᱫᱚ ᱱᱟᱦᱟᱜ ᱟᱵᱚ ᱛᱩᱞᱩᱡ ᱵᱚ ᱩᱭᱦᱟᱹᱨ ᱟᱠᱟᱫ ᱠᱚᱣᱟ ᱢᱟᱹᱱᱢᱤ ᱞᱮᱠᱟ ᱵᱚ ᱩᱭᱦᱟᱹᱨ ᱟᱠᱟᱫ ᱠᱚ ᱛᱮᱜᱮ ᱱᱟᱦᱟᱜ ᱟᱫᱚ ᱩᱱᱠᱩ ᱦᱚᱸ ᱱᱟᱦᱟᱜ ᱡᱟᱸᱜᱟ ᱫᱚ ᱱᱟᱦᱟᱜ ᱵᱚ ᱟᱹᱨᱩᱵ ᱟᱠᱟᱫ ᱠᱚᱣᱟ ᱱᱚᱣᱟ ᱥᱮᱨᱣᱟ ᱫᱚ ᱱᱟᱦᱟᱜ ᱛᱟᱵᱚ ᱟᱹᱜᱤᱞ ᱠᱟᱲ ᱠᱷᱚᱱ ᱜᱮ ᱱᱟᱦᱟᱜ ᱧᱮᱞ ᱟᱹᱜᱩ ᱟᱠᱟᱫᱼᱟ ᱵᱚ ᱚᱱᱟ ᱛᱮᱜᱮ ᱱᱟᱦᱟᱜ ᱢᱮᱱᱟᱜ ᱟᱠᱟᱱᱟ ᱟᱨ ᱱᱚᱣᱟ ᱨᱮᱱᱟᱜ ᱟᱨᱦᱚᱸ ᱚᱠᱟ ᱞᱮᱠᱟᱱ ᱢᱮᱱᱮᱫ ᱠᱚᱪᱚ ᱱᱟᱦᱟᱜ ᱢᱮᱱᱟᱜ ᱚᱱᱟ ᱫᱚ ᱱᱟᱦᱟᱜ ᱩᱱᱟᱹᱜ ᱵᱷᱩᱨ ᱫᱚ ᱱᱟᱦᱟᱜ ᱵᱟᱹᱧ ᱵᱟᱲᱟᱭ ᱟᱠᱟᱫᱼᱟ ᱛᱚᱵᱮ ᱡᱟᱦᱟᱱᱟᱜ ᱦᱟᱯᱲᱟᱢ ᱠᱚ ᱟᱵᱚ ᱱᱟᱦᱟᱜ ᱠᱚ ᱞᱟᱹᱭ ᱟᱠᱟᱫ ᱵᱚᱱᱟ ᱱᱚᱣᱟ ᱟᱵᱚ ᱵᱚᱸᱜᱟ ᱢᱩᱰᱟᱹ ᱟᱹᱛᱩ ᱫᱤᱥᱚᱢ ᱨᱮ ᱱᱟᱦᱟᱜ ᱟᱹᱜᱤᱞ ᱦᱟᱯᱲᱟᱢ ᱠᱚ ᱩᱱᱠᱩ ᱫᱚᱠᱚ ᱵᱚᱸᱜᱟ ᱛᱟᱞᱟ ᱟᱠᱟᱱᱟ ᱡᱮ ᱛᱮᱦᱮᱧ ᱫᱚ ᱟᱵᱚ ᱫᱚ ᱱᱩᱠᱩ ᱫᱚ ᱱᱟᱦᱟᱜ ᱵᱚᱸᱜᱟ ᱛᱩᱞᱩᱡ ᱵᱚ ᱩᱭᱦᱟᱹᱨ ᱟᱠᱟᱫ ᱠᱚᱣᱟ ᱚᱱᱟ ᱛᱮᱜᱮ ᱱᱟᱦᱟᱜ ᱱᱩᱠᱩ ᱫᱚᱵᱚ ᱡᱟᱸᱜᱟ ᱫᱟᱜ ᱟᱠᱟᱫ ᱠᱚᱣᱟ ᱵᱚᱸᱜᱟ ᱫᱟᱜ ᱟᱠᱟᱫ ᱠᱚᱣᱟ ᱱᱟᱦᱟᱜ ᱵᱚ ᱚᱱᱠᱟ ᱞᱮᱠᱟᱱ ᱡᱤᱱᱤᱥ ᱦᱚᱸ ᱱᱟᱦᱟᱜ ᱢᱮᱱᱟᱜᱼᱟ ᱱᱟᱦᱟᱜ ᱡᱚᱦᱟᱨ ᱜᱮ ᱛᱚᱵᱮ ᱠᱷᱟᱱ ᱱᱤᱛᱚᱜ ᱫᱚ ᱟᱹᱞᱤᱧ ᱠᱤᱪᱷᱩ ᱵᱤᱫᱟᱹᱭ ᱞᱤᱧ ᱤᱫᱤᱭᱮᱜᱼᱟ ᱟᱨ ᱛᱤᱱᱟᱹᱜ ᱠᱚ ᱥᱮᱴᱮᱨ ᱟᱠᱟᱱ ᱟᱨ ᱵᱟᱝ ᱥᱮᱴᱮᱨ ᱟᱠᱟᱱ ᱚᱱᱟ ᱫᱚ ᱥᱟᱱᱟᱢ ᱦᱚᱲ ᱛᱮᱜᱮ ᱱᱟᱦᱟᱜ ᱛᱟᱵᱚ ᱥᱟᱵᱥᱠᱨᱟᱭᱤᱵ ᱯᱮ ᱟᱨ ᱞᱟᱭᱤᱠ ᱯᱮ ᱥᱮᱭᱟᱨ ᱯᱮ ᱟᱨ ᱠᱚᱢᱮᱱᱴᱥ ᱠᱚᱢᱮᱱᱴᱥ ᱯᱮ ᱢᱟᱫᱽᱫᱷᱚᱢ ᱛᱮ ᱛᱮᱦᱚᱸ ᱛᱟᱵᱚ ᱞᱟᱹᱱᱟᱹᱭ ᱯᱮ ᱟᱨ ᱱᱚᱣᱟ ᱤᱭᱩᱴᱩᱵᱽ ᱢᱟᱫᱽᱫᱷᱚᱢ ᱛᱮᱜᱮ ᱟᱵᱚ ᱫᱤᱥᱚᱢ ᱨᱮ ᱟᱵᱚ ᱥᱮᱨᱣᱟ ᱨᱮᱱᱟᱜ ᱱᱚᱣᱟ ᱟᱸ, ᱥᱟᱱᱟᱢ ᱯᱟᱨᱟᱵᱽ ᱯᱩᱱᱟᱹᱭ ᱨᱮᱱᱟᱜ ᱟᱸ, ᱚᱠᱟ ᱠᱚᱨᱮ ᱜᱟᱱᱚᱜ ᱠᱟᱱ ᱵᱟᱭ ᱜᱟᱱᱚᱜ ᱠᱟᱱ ᱜᱟᱱᱚᱜ ᱠᱟᱱ ᱪᱮᱯᱮᱫ ᱟᱵᱚ ᱟᱵᱚᱱ ᱡᱟ ᱯᱷᱚᱞ ᱨᱮᱠᱤ ᱟᱵᱚ ᱥᱟᱶᱛᱟ ᱨᱮᱱᱟᱜ ᱨᱟᱭᱨᱤᱛ ᱡᱩᱜᱮ ᱡᱩᱜᱮ ᱡᱤᱣᱤᱫ ᱛᱟᱦᱮᱱᱟ ᱵᱟᱧᱪᱟᱣ ᱛᱟᱦᱮᱱᱟ ᱚᱱᱟ ᱜᱮᱵᱚ ᱨᱤᱠᱟᱹᱭᱟ ᱢᱟ ᱛᱚᱵᱮ ᱥᱟᱱᱟᱢ ᱠᱚᱜᱮ ᱟᱹᱞᱤᱧ ᱯᱟᱥᱴᱟ ᱥᱮᱫ ᱠᱷᱚᱱ ᱞᱟᱥᱟᱬᱦᱮᱫ ᱡᱚᱦᱟᱨ᱾